ᱡᱟᱦᱟᱸ ᱫᱚ ᱱᱤᱭᱟᱹ ᱫᱚ ᱵᱤᱥᱮᱥ ᱱᱤᱭᱟᱹ ᱵᱷᱤᱰᱭᱳ ᱠᱟᱱᱟ ᱡᱟᱦᱟᱸ ᱫᱚ ᱩᱛᱛᱚᱨ ᱫᱤᱱᱟᱡᱽᱯᱩᱨ ᱨᱮᱱᱟᱜ ᱡᱟᱦᱟᱸ ᱫᱚ ᱦᱮᱱᱛᱟᱵᱟᱫᱽ ᱵᱞᱚᱠ ᱨᱮᱱᱟᱜ ᱠᱟᱱᱟ ᱛᱚ ᱜᱟᱛᱮ ᱟᱨ ᱵᱚᱭᱦᱟ ᱠᱚ ᱛᱮᱦᱮᱧ ᱟᱯᱮ ᱠᱚ ᱛᱟᱞᱟᱨᱮ ᱱᱤᱭᱟᱹ ᱵᱤᱥᱮᱥ ᱵᱷᱤᱰᱭᱳ ᱟᱹᱜᱩ ᱦᱩᱭ ᱠᱟᱱᱟ ᱱᱤᱭᱟᱹ ᱠᱟᱨᱚᱱ ᱛᱮ ᱡᱮ ᱟᱵᱚᱨᱮᱱ ᱟᱹᱰᱤᱜᱟᱱ ᱥᱟᱱᱛᱟᱲ ᱜᱮᱵᱚᱱ ᱧᱮᱞ ᱟᱠᱟᱫ ᱠᱚᱣᱟ ᱟᱨᱵᱚᱱ ᱵᱟᱰᱟᱭᱟ ᱵᱤᱫᱮᱥ ᱠᱚ ᱪᱟᱞᱟᱜᱼᱟ ᱟᱨ ᱜᱟᱹᱰᱤ ᱨᱮ ᱟᱸᱡᱚᱢᱚᱜᱼᱟ ᱟᱭᱢᱟ ᱞᱮᱠᱟ ᱚᱠᱚᱭ ᱫᱚ ᱵᱚᱦᱚᱜ ᱠᱚ ᱵᱟᱹᱲᱤᱡ ᱥᱮ ᱯᱨᱚᱵᱞᱮᱢᱚᱜ ᱛᱟᱠᱚᱣᱟ ᱟᱨ ᱚᱱᱟ ᱠᱷᱟᱹᱛᱤᱨ ᱛᱮ ᱯᱟᱜᱽᱞᱟ ᱞᱮᱠᱟ ᱠᱚ ᱦᱟᱹᱞᱣᱟᱹ ᱵᱟᱹᱥᱣᱟᱹᱜᱼᱟ ᱛᱚ ᱛᱮᱦᱮᱧ ᱟᱯᱮ ᱠᱚ ᱛᱟᱞᱟᱨᱮ ᱱᱚᱝᱠᱟᱱ ᱵᱷᱤᱰᱭᱳ ᱟᱹᱜᱩ ᱦᱩᱭ ᱠᱟᱱᱟ ᱡᱟᱦᱟᱸ ᱫᱚ ᱱᱚᱝᱠᱟ ᱜᱮ ᱡᱟᱦᱟᱸ ᱫᱚ ᱦᱮᱢᱛᱟᱵᱟᱫᱽ ᱵᱞᱚᱠ ᱨᱮᱱ ᱡᱟᱦᱟᱸᱭ ᱫᱚ ᱪᱟᱹᱭᱱᱚᱜᱚᱨ ᱟᱹᱛᱩ ᱨᱮᱱ ᱱᱩᱭ ᱠᱚᱲᱟ ᱜᱤᱫᱽᱨᱟᱹ ᱠᱟᱱᱟᱭ ᱛᱚ ᱵᱤᱫᱮᱥ ᱪᱟᱞᱟᱜ ᱚᱠᱛᱚ ᱚᱱᱠᱟ ᱜᱮ ᱵᱚᱦᱚᱜ ᱯᱨᱚᱵᱞᱮᱢ ᱞᱮᱱ ᱛᱟᱭᱟ ᱟᱨ ᱚᱱᱟ ᱠᱷᱟᱹᱛᱤᱨ ᱛᱮᱜᱮ ᱦᱟᱸᱜ ᱥᱮᱴᱮᱨ ᱠᱟᱛᱮᱫ ᱫᱚᱭ ᱟᱹᱞᱩᱣᱟᱹ ᱵᱟᱹᱥᱣᱟᱹ ᱪᱟᱵᱟ ᱞᱮᱱᱟ ᱟᱨ ᱟᱹᱞᱩᱣᱟᱹ ᱵᱟᱹᱥᱣᱟᱹ ᱪᱟᱵᱟ ᱞᱮᱱ ᱠᱷᱟᱡ ᱚᱸᱰᱮ ᱠᱷᱚᱡ ᱟᱨᱦᱚᱸ ᱪᱮᱫ ᱵᱟᱝ ᱚᱱᱠᱟ ᱩᱱᱠᱩ ᱛᱟᱞᱟ ᱨᱮ ᱟᱱᱟᱴ ᱮᱴᱠᱮᱴᱚᱬᱮ ᱦᱩᱭᱱᱟ ᱥᱮ ᱫᱟᱞ ᱫᱟᱯᱟᱞ ᱮᱢᱟᱱ ᱠᱮᱫ ᱠᱚᱣᱟ ᱠᱚ ᱚᱱᱟ ᱡᱟᱭᱜᱟ ᱨᱮ ᱪᱟᱞᱟᱣ ᱠᱟᱛᱮᱫ ᱛᱚ ᱯᱩᱞᱤᱥ ᱯᱨᱚᱥᱟᱥᱚᱱ ᱦᱚᱛᱮᱡ ᱛᱮᱜᱮ ᱩᱱᱠᱩ ᱟᱵᱟᱨ ᱠᱚ ᱨᱤᱴᱟᱱ ᱠᱮᱫ ᱠᱚᱣᱟ ᱟᱫᱚ ᱨᱤᱴᱟᱱ ᱨᱮ ᱯᱮ ᱦᱚᱲ ᱠᱚ ᱛᱟᱦᱮᱸ ᱠᱟᱱᱟ ᱯᱮ ᱦᱚᱲ ᱢᱩᱫᱽᱨᱮ ᱵᱟᱨ ᱦᱚᱲ ᱫᱚ ᱠᱤᱱ ᱥᱮᱴᱮᱨᱮᱱᱟ ᱞᱟᱦᱟ ᱛᱟᱭᱚᱢ ᱢᱤᱫ ᱫᱤᱱ ᱞᱟᱦᱟ ᱛᱟᱭᱚᱢ ᱚᱱᱟ ᱥᱟᱶᱛᱮ ᱡᱟᱦᱟᱸᱭ ᱢᱤᱫ ᱱᱤᱨᱢᱚᱞ ᱢᱟᱨᱰᱤ ᱱᱩᱭ ᱫᱚ ᱱᱤᱛ ᱦᱚᱸ ᱟᱹᱣᱨᱤ ᱥᱮᱴᱮᱨᱚᱜᱼᱟ ᱱᱤᱛ ᱨᱮᱦᱚᱸ ᱢᱮᱥᱤᱝ ᱨᱮᱜᱮ ᱦᱮᱱᱟᱭᱟ ᱢᱟᱱᱮ ᱟᱫ ᱨᱮᱜᱮ ᱦᱮᱱᱟᱭᱟ ᱟᱫᱚ ᱱᱤᱭᱟᱹ ᱥᱳᱥᱟᱞ ᱢᱤᱰᱤᱭᱟ ᱢᱟᱫᱽᱫᱷᱚᱢ ᱛᱮ ᱥᱟᱱᱟᱢ ᱵᱚᱭᱦᱟ ᱟᱨ ᱜᱟᱛᱮ ᱠᱚᱧ ᱵᱟᱰᱟᱭ ᱦᱚᱪᱚᱭᱮᱫ ᱯᱮ ᱛᱟᱵᱚᱱᱟ ᱡᱩᱫᱤ ᱟᱯᱮ ᱟᱹᱰᱤ ᱥᱟᱸᱜᱮ ᱜᱮ ᱱᱚᱝᱠᱟ ᱵᱚᱱᱫᱷᱩ ᱵᱟᱱᱫᱷᱚᱵ ᱠᱚ ᱦᱮᱱᱟᱜ ᱠᱚ ᱛᱟᱵᱚᱱᱟ ᱟᱯᱮ ᱱᱤᱭᱟᱹ ᱵᱷᱤᱰᱤᱭᱳ ᱡᱟᱹᱥᱛᱤ ᱥᱮ ᱡᱟᱹᱥᱛᱤ ᱥᱮᱭᱟᱨ ᱯᱮ ᱟᱨ ᱥᱟᱶᱛᱮ ᱚᱱᱠᱟ ᱱᱤᱭᱟᱹ ᱵᱷᱤᱰᱤᱭᱳ ᱥᱮᱴᱮᱨ ᱯᱮ ᱚᱱᱠᱟ ᱡᱟᱭᱜᱟ ᱨᱮ ᱡᱮ ᱡᱟᱦᱟᱸ ᱨᱮ ᱱᱩᱭ ᱱᱤᱨᱢᱚᱞ ᱢᱟᱨᱰᱤ ᱡᱟᱦᱟᱸ ᱨᱮ ᱠᱚᱨᱮ ᱧᱮᱞ ᱧᱟᱢ ᱟᱠᱟᱱᱟ ᱥᱮ ᱢᱮᱱᱟᱭᱟ ᱱᱩᱭ ᱯᱟᱥᱟᱯᱟᱥᱤ ᱫᱷᱟᱹᱵᱤᱡ ᱡᱮᱱᱚ ᱥᱮᱴᱮᱨᱚᱜ ᱟᱨ ᱱᱩᱭ ᱦᱚᱲ ᱡᱮᱱᱚ ᱧᱟᱢ ᱨᱩᱣᱟᱹᱲᱚᱜ ᱛᱚ ᱱᱤᱨᱢᱚᱞ ᱢᱩᱨᱢᱩᱣᱟᱜ ᱜᱷᱟᱨᱚᱸᱡᱽ ᱨᱮ ᱟᱹᱰᱤ

ᱞᱟᱜᱟ ᱞᱟᱜᱟ ᱞᱟᱜᱟ ᱥᱟᱵ ᱠᱮᱫᱮ ᱠᱚ ᱞᱟᱜᱟ ᱥᱟᱵ ᱠᱟᱛᱮ ᱪᱮᱫ ᱪᱤᱠᱟᱭᱮᱱᱟ ᱚᱲᱟᱜ ᱠᱚ ᱵᱷᱚᱨᱟᱣ ᱠᱮᱫ ᱠᱚᱣᱟ ᱱᱩᱠᱤᱱ ᱱᱩᱠᱤᱱ ᱪᱟᱞᱟᱣᱱᱟ ᱚᱲᱟᱜ ᱨᱮ ᱵᱷᱚᱨᱟᱣ ᱠᱟᱛᱮ ᱪᱮᱫ ᱠᱚ ᱫᱟᱞ ᱠᱚ ᱫᱟᱞ ᱠᱮᱫ ᱠᱚᱣᱟ ᱫᱟᱞ ᱵᱟᱲᱟ ᱠᱟᱛᱮ ᱛᱷᱟᱱᱟ ᱠᱮᱫᱟ ᱠᱚ ᱛᱷᱟᱱᱟ ᱨᱮᱱ ᱠᱚ ᱦᱮᱡ ᱮᱱᱟ ᱤᱫᱤ ᱠᱮᱫ ᱠᱚᱣᱟ ᱠᱚ ᱛᱷᱟᱱᱟ ᱤᱱᱟᱹ ᱛᱮᱠᱚ ᱵᱟᱧᱪᱟᱣ ᱮᱱᱟ ᱵᱟᱠᱷᱟᱡ ᱠᱚ ᱜᱚᱡ ᱜᱤᱰᱤ ᱠᱚ ᱦᱮᱸ ᱜᱚᱡ ᱪᱟᱵᱟ ᱠᱚ ᱟᱫᱚ ᱚᱱᱠᱟ ᱚᱱᱠᱟ ᱛᱮᱠᱚ ᱯᱷᱤᱨ ᱚᱱᱟ ᱛᱷᱟᱱᱟ ᱠᱷᱚᱱ ᱪᱷᱟᱰᱟᱣ ᱠᱟᱛᱮ ᱥᱤ ᱟᱭ ᱥᱟᱦᱮᱵ ᱮ ᱢᱮᱱ ᱠᱮᱫᱟ ᱟᱞᱚᱯᱮ ᱛᱟᱦᱮᱱᱟ ᱵᱮᱱ ᱴᱤᱠᱤᱴ ᱠᱟᱴᱟᱣ ᱯᱮ ᱟᱨ ᱫᱩ ᱫᱮᱡᱚᱜ ᱯᱮ ᱱᱤᱛ ᱜᱮ ᱪᱟᱞᱟᱜ ᱯᱮ ᱴᱟᱠᱟ ᱯᱟᱭᱥᱟ ᱪᱮᱫ ᱦᱚᱸ ᱵᱟᱝ ᱞᱟᱜᱟᱜᱼᱟ ᱟᱫᱚ ᱠᱚ ᱫᱮᱡ ᱮᱱᱟ ᱜᱟᱹᱰᱤ ᱨᱮ ᱴᱤᱠᱤᱴ ᱠᱟᱴᱟᱣ ᱠᱟᱛᱮ ᱟᱯᱮ ᱪᱟᱞᱟᱜ ᱯᱮ ᱵᱟᱠᱷᱟᱡ ᱚᱱᱛᱮ ᱯᱮ ᱪᱟᱞᱟᱣ ᱞᱮᱠᱷᱟᱡ ᱟᱨ ᱠᱚ ᱫᱟᱞ ᱯᱮᱭᱟ ᱴᱤᱠᱤᱴ ᱠᱟᱴᱟᱣ ᱠᱟᱫᱟ ᱠᱚ ᱫᱮᱡ ᱮᱱᱟ ᱢᱤᱫ ᱫᱷᱚᱢ ᱛᱮ ᱯᱮ ᱦᱚᱲ ᱠᱚ ᱫᱮᱡ ᱠᱟᱱᱟ ᱫᱮᱡ ᱠᱟᱛᱮ ᱟᱫᱚ ᱩᱱᱤ ᱢᱟᱭ ᱞᱟᱫᱮ ᱠᱮᱫ ᱠᱤᱱ ᱵᱟᱱᱟᱨ ᱯᱟᱜᱽᱞᱟ ᱟᱨ ᱜᱚᱴᱟ ᱧᱤᱫᱟᱹ ᱦᱤᱡᱩᱜ ᱫᱚᱨ

ᱢᱟᱱᱮ ᱱᱟᱦᱟᱜ ᱱᱩᱭ ᱢᱟᱨᱟᱝ ᱵᱟ ᱡᱟᱦᱟᱸᱭ ᱢᱮᱱ ᱠᱮᱫᱟᱭ ᱡᱮ ᱟᱡ ᱨᱮᱱ ᱠᱚᱲᱟ ᱥᱟᱞᱟᱜ ᱟᱨᱦᱚᱸ ᱱᱟᱜ ᱠᱤᱪᱷᱩ ᱜᱟᱱ ᱠᱚᱲᱟ ᱟᱛᱳ ᱨᱮᱱ ᱠᱚᱲᱟ ᱜᱮ ᱠᱟᱹᱢᱤ ᱫᱤᱥᱚᱢ ᱠᱚ ᱪᱟᱞᱟᱣ ᱞᱮᱱᱟ ᱱᱩᱠᱩ ᱨᱮᱱ ᱠᱚᱲᱟ ᱡᱟᱦᱟᱸᱭ ᱧᱩᱛᱩᱢ ᱫᱚ ᱠᱟᱱᱟ ᱱᱤᱨᱢᱚᱞ ᱱᱤᱨᱢᱚᱞ ᱴᱩᱰᱩ ᱦᱟᱝ ᱱᱤᱨᱢᱚᱞ ᱢᱟᱨᱰᱤ ᱱᱩᱠᱩ ᱨᱮᱱ ᱠᱚᱲᱟ ᱧᱩᱛᱩᱢ ᱫᱚ ᱠᱟᱱᱟ ᱱᱤᱨᱢᱚᱞ ᱢᱟᱨᱰᱤ ᱩᱱᱤ ᱜᱮ ᱱᱟᱦᱟᱜ ᱠᱟᱹᱢᱤ ᱫᱤᱥᱚᱢ ᱪᱟᱞᱟᱜ ᱚᱠᱛᱚ ᱨᱮ ᱟᱹᱞᱩ ᱵᱚᱥᱚ ᱠᱷᱟᱹᱛᱤᱨ ᱛᱮ ᱚᱸᱰᱮ ᱱᱟᱦᱟᱜ ᱵᱩᱡᱷᱟᱹᱣ ᱵᱟᱭ ᱧᱟᱢᱮᱫ ᱠᱟᱱ ᱛᱟᱦᱮᱱᱟ ᱪᱮᱫ ᱤᱧ ᱪᱤᱠᱟᱹᱭᱟ ᱚᱱᱟ ᱠᱷᱟᱹᱛᱤᱨ ᱛᱮ ᱦᱟᱸᱜ ᱟᱹᱞᱩ ᱵᱚᱥᱚ ᱦᱚᱲ ᱢᱟᱵᱚᱱ ᱵᱟᱲᱟᱭ ᱜᱮ ᱪᱮᱫ ᱞᱮᱠᱟ ᱠᱚ ᱪᱤᱠᱟᱹᱭᱟ ᱛᱚ ᱚᱱᱟ ᱴᱟᱭᱤᱢ ᱨᱮ ᱱᱟᱦᱟᱜ ᱩᱱᱤ ᱚᱠᱟ ᱠᱟᱹᱢᱤ ᱡᱟᱭᱜᱟ ᱨᱮᱠᱚ ᱥᱮᱴᱮᱨ ᱞᱮᱱ ᱚᱸᱰᱮ ᱫᱚ ᱦᱟᱸᱜ ᱡᱚᱢ ᱧᱩ ᱵᱟᱲᱟ ᱞᱮᱫᱟᱭ ᱥᱮ ᱵᱟᱝ ᱮᱱᱛᱮ ᱤᱱᱟᱹ ᱛᱟᱞᱟ ᱨᱮᱜᱮ ᱩᱱᱤ ᱫᱚᱭ ᱫᱟᱹᱲ ᱠᱮᱫᱟ ᱚᱸᱰᱮ ᱠᱷᱚᱱ ᱟᱨ ᱚᱱᱟ ᱚᱠᱛᱚ ᱨᱮ ᱚᱱᱟ ᱟᱛᱳ ᱨᱮ ᱱᱟᱦᱟᱜ ᱢᱤᱫᱴᱮᱱ ᱚᱲᱟᱜ ᱨᱮ ᱱᱟᱠᱤ ᱵᱚᱞᱮ ᱵᱚᱞᱚ ᱞᱮᱱᱟ ᱟᱫᱚ ᱚᱱᱟ ᱜᱷᱚᱴᱚᱱᱟ ᱱᱟᱦᱟᱜ ᱞᱟᱹᱭᱟᱫ ᱵᱚᱱᱟ ᱡᱟᱦᱟᱸᱴᱟᱜ ᱡᱟᱦᱟᱸ ᱫᱚᱵᱚᱱ ᱧᱮᱞ ᱫᱟᱲᱮᱭᱟᱜ ᱠᱟᱱᱟ ᱱᱚᱣᱟ ᱚᱲᱟᱜ ᱨᱮᱱᱟᱜ ᱥᱤᱪᱩᱭᱮᱥᱚᱱ ᱛᱮᱦᱮᱧ ᱟᱡ ᱵᱟᱵᱟ ᱱᱟᱦᱟᱜ ᱨᱚᱲ ᱠᱮᱫ ᱛᱟᱵᱚᱱᱟᱭ ᱛᱟᱭᱚᱢ ᱨᱮᱫᱚ ᱟᱡ ᱵᱟᱹᱦᱩ ᱢᱮᱱᱟᱭᱟ ᱟᱨ ᱟᱹᱰᱤ ᱠᱚᱭᱚᱜ ᱦᱚᱢᱚᱨ ᱨᱮᱜᱮ ᱢᱮᱱᱟᱭ ᱠᱟᱫᱮᱭᱟ ᱟᱨ ᱡᱟᱦᱟᱸ ᱫᱚ ᱵᱟᱰᱟᱭᱚᱜ ᱠᱟᱱᱟ ᱟᱡ ᱨᱮᱱ ᱥᱚᱸᱜᱮ ᱠᱚ ᱡᱟᱦᱟᱸᱭ ᱠᱚ ᱦᱮᱡ ᱠᱟᱱᱟ ᱩᱱᱠᱩ ᱫᱚᱠᱚ ᱢᱮᱱᱫᱟ ᱡᱮ ᱩᱱᱤ ᱫᱚ ᱟᱹᱞᱩ ᱵᱟᱹᱥᱩᱣ ᱠᱟᱱᱟ ᱟᱫᱚ ᱚᱲᱟᱜ ᱨᱮᱱ ᱦᱚᱲ ᱟᱹᱰᱤ ᱜᱮ ᱪᱤᱱᱛᱟᱹ ᱨᱮ ᱢᱮᱱᱟᱜ ᱢᱮᱱᱟᱜ ᱠᱟᱜ ᱠᱚᱣᱟ ᱪᱮᱫᱟᱜ ᱥᱮ ᱛᱮᱦᱮᱧ ᱡᱩᱫᱤ ᱩᱱᱤ ᱦᱚᱲ ᱡᱩᱫᱤ ᱚᱲᱟᱜ ᱛᱮ ᱵᱟᱭ ᱥᱮᱴᱮᱨᱚᱜᱼᱟ ᱛᱟᱦᱞᱮ ᱱᱩᱭ ᱦᱟᱲᱟᱢᱵᱟ ᱦᱚᱲ ᱟᱨ ᱱᱩᱭ ᱵᱟᱹᱦᱩ ᱠᱩᱲᱤ ᱦᱚᱸ ᱱᱚᱣᱟ ᱟᱹᱠᱤᱱᱟᱜ ᱡᱤᱣᱤ ᱪᱤᱠᱟ ᱛᱮᱠᱤᱱ ᱠᱷᱟᱸᱰᱟᱣᱟ ᱟᱨ ᱢᱤᱫᱴᱮᱱ ᱯᱷᱮᱢᱤᱞᱤ ᱨᱮ ᱢᱩᱞ ᱫᱟᱲᱮ ᱫᱚ ᱩᱱᱤ ᱜᱮ ᱛᱟᱦᱮᱸ ᱠᱟᱱᱟ ᱟᱨ ᱛᱮᱦᱮᱧ ᱪᱮᱫ ᱚᱵᱚᱥᱛᱟ ᱨᱮ ᱢᱮᱱᱟᱭ ᱪᱮᱫ ᱦᱟᱞᱚᱛ ᱨᱮ ᱢᱮᱱᱟᱭ ᱠᱟᱫᱮᱭᱟ ᱦᱟᱸᱜ

ᱢᱚᱴᱟᱢᱩᱴᱤ ᱫᱚᱥ ᱫᱤᱱ ᱞᱟᱦᱟᱨᱮ ᱠᱟᱹᱢᱤ ᱠᱚ ᱪᱟᱞᱟᱣ ᱞᱮᱱᱟ ᱟᱨ ᱟᱯᱮ ᱫᱚ ᱟᱪᱪᱷᱟ ᱱᱚᱣᱟ ᱠᱚ ᱜᱷᱚᱴᱚᱱ ᱡᱮ ᱚᱸᱰᱮ ᱜᱷᱚᱴᱟᱣᱱᱟ ᱩᱱᱠᱩ ᱛᱷᱟᱱᱟ ᱯᱩᱞᱤᱥ ᱨᱮ ᱛᱷᱟᱱᱟ ᱨᱮᱱ ᱦᱚᱲ ᱠᱚ ᱥᱟᱵ ᱤᱫᱤ ᱞᱮᱫ ᱠᱚᱣᱟ ᱛᱟᱭᱚᱢ ᱛᱮᱠᱚ ᱟᱲᱟᱜ ᱠᱮᱫ ᱠᱚᱣᱟ ᱱᱚᱣᱟ ᱜᱷᱚᱴᱚᱱᱟ ᱫᱚ ᱚᱠᱚᱭ ᱢᱟᱱᱮ ᱚᱠᱚᱭ ᱞᱟᱹᱭᱟᱫ ᱯᱮᱭᱟ ᱱᱚᱣᱟ ᱫᱚ ᱡᱟᱦᱟᱸᱭ ᱦᱮᱡ ᱠᱟᱱ ᱥᱮ ᱦᱟᱱᱛᱮ ᱠᱷᱚᱱᱟᱜ ᱡᱟᱦᱟᱸᱭ ᱟᱪᱪᱷᱟ ᱡᱟᱦᱟᱸᱭ ᱢᱟᱱᱮ ᱴᱷᱤᱠᱟᱹᱫᱟᱨ ᱠᱟᱱ ᱡᱟᱦᱟᱸᱭ ᱠᱟᱹᱢᱤ ᱤᱫᱤ ᱟᱠᱟᱫ ᱠᱚ ᱴᱷᱤᱠ ᱜᱮᱭᱟ ᱩᱱᱤ ᱜᱮ ᱱᱟᱦᱟᱜ ᱟᱹᱰᱤ ᱯᱞᱟᱱᱤᱝ ᱢᱟᱯᱷᱤᱠ ᱜᱮ ᱢᱚᱡᱽ ᱢᱚᱡᱽ ᱛᱮ ᱚᱲᱟᱜ ᱠᱩᱞ ᱨᱮᱱᱟᱜ ᱪᱮᱥᱴᱟ ᱞᱮᱫ ᱜᱮᱭᱟᱭ ᱠᱤᱱᱛᱩ ᱡᱟᱦᱟᱸᱭ ᱟᱹᱞᱩ ᱵᱟᱹᱥᱩ ᱟᱠᱟᱱ ᱩᱱᱤ ᱥᱟᱞᱟᱜ ᱛᱚ ᱩᱱᱤ ᱢᱚᱛᱚᱡ ᱫᱚ ᱚᱲᱟᱜ ᱠᱩᱞ ᱞᱮᱠᱷᱟᱱ ᱫᱚ ᱵᱟᱝ ᱡᱩᱛᱩᱜ ᱠᱟᱱᱟ ᱥᱚᱸᱜᱮ ᱛᱟᱨ ᱵᱟᱨ ᱦᱚᱲᱮ ᱛᱟᱦᱮᱸ ᱞᱮᱱᱟ ᱡᱟᱛᱮ ᱩᱱᱤ ᱠᱚᱲᱟ ᱡᱟᱛᱮ ᱢᱚᱡᱽ ᱛᱟᱨᱦᱚᱸ ᱨᱩᱣᱟᱹᱲ ᱫᱟᱲᱮᱭᱟᱜ ᱢᱟ ᱛᱚᱵᱮ ᱱᱟᱦᱟᱜ ᱩᱱᱤ ᱵᱟᱰᱟᱭᱚᱜ ᱠᱟᱱᱟ ᱩᱱᱠᱩ ᱡᱟᱦᱟᱸᱭᱴᱟᱜ ᱦᱚᱲᱮ ᱥᱮᱴᱮᱨ ᱟᱠᱟᱱ ᱛᱮᱦᱮᱧ ᱱᱟᱦᱟᱜ ᱱᱩᱭ ᱱᱚᱰᱮ ᱵᱟᱹᱱᱩᱭ ᱠᱟᱫᱮᱭᱟ ᱛᱚ ᱩᱱᱤᱭᱟᱜ ᱦᱚᱲᱟᱜ ᱢᱮᱱᱛᱮ ᱡᱮ ᱢᱤᱫ ᱛᱮ ᱢᱟᱠᱚ ᱚᱲᱟᱜ ᱠᱚ ᱨᱩᱣᱟᱹᱲᱚᱜ ᱠᱟᱱ ᱛᱟᱦᱮᱱᱚᱜ ᱜᱮ ᱛᱚᱵᱮ ᱤᱱᱟᱹᱜ ᱡᱤᱞᱤᱧ ᱰᱟᱦᱟᱨ ᱠᱟᱱᱟ ᱞᱟᱸᱜᱟ ᱦᱚᱸ ᱛᱟᱦᱮᱱ ᱜᱮᱭᱟ ᱦᱚᱲᱢᱚ ᱦᱚᱲᱢᱚ ᱞᱟᱸᱜᱟᱜ ᱜᱮᱭᱟ ᱟᱨ ᱫᱩᱫᱩᱲᱩᱢ ᱠᱚᱦᱚᱸ ᱦᱤᱡᱩᱜ ᱜᱮᱭᱟ ᱛᱚ ᱚᱱᱟ ᱚᱠᱛᱚ ᱨᱮᱜᱮ ᱱᱟᱦᱟᱜ ᱮᱢᱚᱱ ᱫᱩᱫᱩᱲᱩᱢ ᱦᱮᱡ ᱤᱫᱤᱭᱟ ᱡᱟᱦᱟᱸ ᱫᱚ ᱥᱟᱱᱟᱢᱟᱜ ᱵᱮᱜᱽ ᱜᱟᱪᱷᱩᱞᱤ ᱠᱚ ᱡᱟᱦᱟᱸ ᱡᱟᱦᱟᱸ ᱛᱟᱦᱮᱸ ᱠᱟᱱ ᱛᱟᱭ ᱡᱚᱛᱚ ᱜᱮ ᱟᱡ ᱴᱷᱮᱡ ᱛᱟᱦᱮᱸᱭᱮᱱᱟ ᱛᱚᱵᱮ ᱩᱱᱠᱤᱱ ᱴᱟᱜ ᱦᱚᱲ ᱫᱚ ᱚᱠᱟᱨᱮ ᱵᱟᱝᱠᱤᱱ ᱯᱷᱮᱰ ᱮᱱ ᱩᱱᱤ ᱵᱟᱭ ᱫᱤᱥᱟᱹ ᱵᱩᱡᱷᱟᱹᱣ ᱧᱟᱢ ᱞᱮᱫᱟ ᱚᱠᱟᱴᱟᱜ ᱥᱴᱮᱥᱚᱱ ᱠᱤᱱ ᱯᱷᱮᱰ ᱱᱟ ᱪᱮᱫ ᱦᱚᱸ ᱵᱟᱭ ᱵᱩᱡᱷᱟᱹᱣ ᱧᱟᱢ ᱞᱮᱫᱟ ᱛᱚᱵᱮ ᱩᱱᱤ ᱪᱮᱫ ᱪᱤᱠᱟᱭᱟ ᱟᱡ ᱢᱚᱛᱚᱡ ᱱᱟᱭ ᱴᱟᱢ ᱴᱚᱯᱞᱟ ᱥᱟᱱᱟᱢ ᱥᱟᱵ ᱠᱟᱛᱮ ᱩᱱᱤ ᱫᱚ ᱚᱲᱟᱜ ᱮ ᱥᱮᱴᱮᱨ ᱮᱱᱟ ᱛᱚᱵᱮ ᱟᱨ ᱢᱤᱫᱴᱮᱡ ᱡᱟᱦᱟᱸᱭ ᱩᱱᱤ ᱛᱮᱦᱮᱧ ᱮ ᱥᱮᱴᱮᱨ ᱠᱟᱱ ᱩᱱᱤ ᱦᱚᱲ ᱦᱚᱸ ᱵᱮᱥ ᱵᱮᱥ ᱛᱮᱜᱮ ᱥᱮᱴᱮᱨ ᱠᱟᱱᱟᱭ ᱟᱨ ᱡᱟᱦᱟᱸᱭ ᱢᱤᱫ ᱦᱚᱲ ᱵᱟᱭ ᱧᱟᱢᱚᱜ ᱠᱟᱱ ᱩᱱᱤ ᱠᱟᱱ ᱜᱮᱭᱟᱭ ᱱᱤᱨᱢᱚᱞ ᱢᱟᱨᱰᱤ ᱫᱚ ᱛᱚ ᱛᱮᱦᱮᱧᱟᱜ ᱵᱷᱤᱰᱤᱭᱳ ᱨᱮᱫᱚ ᱱᱚᱣᱟ ᱜᱮ ᱵᱟᱲᱟᱭ ᱪᱚ ᱨᱮᱭᱟᱜ ᱥᱮ ᱢᱮᱢᱮᱱ ᱨᱮᱭᱟᱜ ᱱᱚᱣᱟ ᱫᱚ ᱱᱮᱦᱚᱨ ᱛᱟᱦᱮᱱ ᱠᱟᱱᱟ ᱥᱟᱱᱟᱢ ᱠᱚᱴᱷᱮᱱ ᱜᱮ ᱱᱚᱣᱟ ᱵᱷᱤᱰᱤᱭᱳ ᱡᱟᱹᱥᱛᱤ ᱥᱮ ᱡᱟᱹᱥᱛᱤ ᱥᱮᱭᱟᱨ ᱛᱟᱵᱚᱱ ᱯᱮ ᱥᱟᱱᱟᱢ ᱫᱤᱥᱚᱢ ᱦᱚᱲ ᱴᱷᱮᱱ ᱥᱮᱭᱟᱨ ᱛᱟᱵᱚᱱ ᱯᱮ ᱱᱚᱣᱟ ᱯᱷᱮᱢᱤᱞᱤ ᱟᱨ ᱱᱩᱠᱩᱣᱟᱜ ᱯᱚᱨᱤᱥᱛᱷᱤᱛᱤ ᱧᱮᱞ ᱠᱟᱛᱮ ᱱᱟᱥᱮᱭᱟᱜ ᱟᱯᱮ ᱦᱚᱸ ᱫᱟᱭᱟ ᱫᱩᱞᱟᱹᱲ ᱫᱮᱠᱷᱟᱣ ᱛᱟᱵᱚᱱ ᱯᱮ ᱱᱚᱣᱟ ᱵᱷᱤᱰᱤᱭᱳ ᱥᱮᱭᱟᱨ ᱛᱟᱵᱚᱱ ᱯᱮ ᱱᱚᱣᱟ ᱜᱤᱧ ᱢᱮᱱᱟ ᱛᱟᱦᱞᱮ ᱟᱹᱰᱤ ᱩᱥᱟᱹᱨᱟ ᱜᱮ ᱱᱟᱦᱟᱜ ᱱᱩᱭ ᱦᱚᱲ ᱵᱚᱱ ᱥᱮᱸᱫᱽᱨᱟ ᱫᱟᱲᱮᱭᱟ ᱧᱟᱢ ᱫᱟᱲᱮᱭᱟᱵᱚᱱ ᱡᱟ ᱵᱩᱡᱷᱟᱹᱜ ᱠᱟᱱᱟ ᱱᱩᱭ ᱫᱚ ᱵᱟᱨᱦᱮ ᱫᱤᱥᱚᱢ ᱨᱮ ᱱᱤᱛᱚᱝ ᱫᱚ ᱯᱟᱞᱮᱱ ᱵᱟᱹᱱᱩᱭᱟ ᱦᱩᱭ ᱫᱟᱲᱮᱭᱟᱜᱼᱟ ᱞᱳᱠᱟᱞ ᱠᱚᱨᱮ ᱦᱚᱸ ᱦᱩᱭ ᱫᱟᱲᱮᱭᱟᱜᱼᱟ ᱟᱨ ᱵᱟᱝᱠᱷᱟᱱ ᱫᱚ ᱟᱹᱰᱤ ᱡᱷᱟᱹᱞ ᱨᱮᱫᱚ ᱵᱟᱹᱱᱩᱭᱟ ᱱᱚᱣᱟ ᱫᱚ ᱠᱟᱛᱷᱟ ᱛᱮᱜᱮ ᱵᱩᱡᱷᱟᱹᱜ ᱠᱟᱱᱟ ᱦᱟᱸᱜ ᱛᱚ ᱚᱱᱟ ᱠᱷᱟᱹᱛᱤᱨ ᱛᱮᱜᱮ ᱱᱚᱣᱟ ᱵᱷᱤᱰᱤᱭᱳ ᱫᱚ ᱵᱮᱱᱟᱣ ᱦᱩᱭᱩᱜ ᱠᱟᱱᱟ ᱡᱟᱛᱮ ᱥᱳᱥᱟᱞ ᱢᱤᱰᱤᱭᱟ ᱨᱮᱱᱟᱜ ᱯᱟᱣᱟᱨ ᱫᱚ ᱟᱵᱚ ᱫᱚ ᱵᱟᱰᱟᱭ ᱜᱮᱭᱟ ᱛᱤᱱᱟᱹᱜ ᱫᱷᱟᱹᱵᱤᱡ ᱱᱚᱣᱟ ᱵᱷᱤᱰᱤᱭᱳ ᱪᱟᱞᱟᱣ ᱫᱟᱲᱮᱭᱟᱜᱼᱟ ᱱᱚᱣᱟ ᱟᱫᱷᱟᱨ ᱨᱮ ᱱᱟᱦᱟᱜ ᱱᱩᱭ ᱪᱷᱚᱵᱤ ᱯᱮ ᱧᱮᱞ ᱫᱟᱲᱮᱭᱟᱜ ᱠᱟᱱ ᱩᱱᱤ ᱠᱟᱱ ᱜᱮᱭᱟᱭ ᱱᱤᱨᱢᱚᱞ ᱢᱟᱨᱰᱤ ᱫᱚ ᱟᱨ ᱡᱟᱦᱟᱱᱟᱜ ᱯᱷᱳᱱ ᱱᱟᱢᱵᱟᱨ ᱯᱮ ᱧᱮᱞᱮᱫ ᱠᱟᱱ ᱚᱱᱟ ᱯᱷᱳᱱ ᱱᱟᱢᱵᱟᱨ ᱨᱮ ᱮᱠᱫᱚᱢ ᱡᱟᱹᱨᱩᱲ ᱱᱤᱦᱟᱹᱛᱤ ᱠᱚᱱᱴᱟᱠᱴ ᱛᱟᱵᱚᱱ ᱯᱮ ᱡᱩᱫᱤ ᱱᱩᱭ ᱡᱟᱦᱟᱸ ᱨᱮᱯᱮ ᱧᱮᱞ ᱛᱤᱭᱳᱜ